ᱯᱟᱹᱰᱩ ᱵᱟᱪᱠᱮ ᱴᱷᱤᱴᱨᱤ ᱥᱚᱢᱟᱱ ᱦᱚᱲ ᱠᱟᱱᱟᱭ ᱧᱮᱞ ᱠᱟᱜ ᱜᱮᱭᱟ᱾ ᱮᱱᱟ ᱫᱷᱟᱫᱽᱨᱤ ᱮᱱᱟ ᱫᱷᱟᱫᱽᱨᱤ ᱢᱟᱹᱱᱡᱩ ᱟᱢ ᱫᱚ ᱤᱧ ᱫᱚ ᱤᱱᱴᱨᱳ ᱫᱚ ᱵᱟᱝ ᱮᱢ ᱦᱩᱭᱩᱜ ᱛᱟᱭᱟ ᱛᱤᱱᱟᱹᱜ ᱜᱟᱱ ᱥᱳᱥᱟᱞ ᱢᱤᱰᱤᱭᱟ ᱨᱮ ᱡᱟᱦᱟᱸᱭ ᱜᱮ ᱮᱠᱴᱤᱵᱷ ᱢᱮᱱᱟᱜ ᱠᱚᱣᱟ ᱡᱟᱦᱟᱸ ᱛᱤᱱᱟᱹᱜ ᱜᱮ ᱡᱟᱦᱟᱸ ᱴᱷᱮᱡ ᱥᱳᱥᱟᱞ ᱟᱵᱚ ᱥᱟᱱᱛᱟᱞᱤ ᱥᱳᱥᱟᱭᱴᱤ ᱨᱮᱱ ᱦᱚᱲ ᱢᱮᱱᱟᱜ ᱠᱚᱣᱟ ᱵᱟᱝ ᱡᱚᱛᱚ ᱦᱚᱲ ᱠᱚ ᱧᱮᱞ ᱴᱷᱤᱠ ᱠᱟᱹᱫᱤᱧᱟ ᱟᱢᱟᱜ ᱚᱱᱟ ᱵᱟᱨᱭᱟ ᱴᱟᱠᱟ ᱨᱮᱱᱟᱜ ᱫᱚ ᱤᱱᱴᱨᱳ ᱫᱚ ᱫᱤᱫᱤ ᱟᱢᱟᱜ ᱠᱟᱛᱷᱟ ᱟᱸᱡᱚᱢ ᱛᱮ ᱯᱩᱨᱟᱹ ᱞᱟᱸᱫᱟ ᱜᱮ ᱥᱟᱱᱟ ᱠᱤᱫᱤᱧᱟ ᱡᱚᱨᱭᱟ ᱡᱚᱝ ᱠᱚ ᱩᱥᱩᱨ ᱩᱛᱟᱹᱨ ᱠᱤᱫᱤᱧᱟ ᱦᱟᱯᱮ ᱠᱟᱹᱴᱤᱡ ᱤᱧ ᱡᱚᱨᱭᱟ ᱟᱹᱜᱩ ᱞᱮᱜᱮ ᱛᱟᱭᱚᱢ ᱛᱮᱧ ᱛᱟᱭᱚᱢ ᱛᱮᱞᱟᱝ ᱨᱚᱯᱚᱲᱟ ᱯᱩᱭᱞᱩ ᱨᱮ ᱥᱟᱱᱟᱢ ᱠᱚ ᱡᱚᱦᱟᱨ ᱤᱧ ᱜᱮ ᱯᱤ ᱮᱥ ᱡᱤ ᱮᱠᱥ ᱴᱩ ᱮᱠᱥ ᱪᱮᱱᱮᱞ ᱯᱟᱦᱴᱟ ᱠᱷᱚᱱ ᱟᱯᱮ ᱠᱚ ᱟᱹᱰᱤ ᱟᱹᱰᱤ ᱥᱟᱹᱜᱩᱱ ᱥᱟᱨᱦᱟᱣ ᱡᱚᱦᱟᱨ ᱛᱚ ᱵᱚᱭᱦᱟ ᱠᱚ ᱛᱮᱦᱮᱧ ᱫᱚ ᱟᱨ ᱢᱤᱫᱴᱟᱝ ᱵᱷᱤᱰᱤᱭᱳ ᱟᱹᱜᱩ ᱠᱟᱛᱮᱧ ᱦᱮᱡ ᱠᱟᱱ ᱛᱟᱵᱚᱱᱟ ᱟᱨ ᱢᱤᱫᱴᱟᱝ ᱢᱮᱱᱫᱚ ᱟᱵᱚ ᱯᱟᱹᱜᱽᱞᱤ ᱠᱩᱲᱤ ᱟᱨ ᱱᱤᱥᱟ ᱵᱤᱞᱟᱥᱤᱱᱤ ᱵᱤᱞᱟᱥᱤᱱᱤ ᱯᱟᱹᱜᱽᱞᱤ ᱠᱩᱲᱤ ᱟᱨ ᱵᱤᱞᱟᱥᱤᱱᱤ ᱵᱟᱵᱚᱫ ᱛᱮ ᱢᱤᱫᱴᱮᱱ ᱵᱷᱤᱰᱭᱳ ᱟᱹᱜᱩ ᱠᱟᱛᱮᱧ ᱦᱮᱡ ᱟᱠᱟᱱ ᱛᱟᱵᱚᱱᱟ ᱛᱚᱵᱮ ᱡᱚᱛᱚ ᱦᱚᱲ ᱚᱱᱟ ᱵᱷᱤᱰᱭᱳ ᱵᱚᱱ ᱧᱮᱞᱟ ᱟᱨ ᱱᱚᱣᱟ ᱵᱷᱤᱰᱭᱳ ᱞᱟᱥᱴ ᱫᱷᱟᱹᱵᱤᱡ ᱵᱚᱱ ᱧᱮᱞ ᱢᱟ ᱟᱞᱚ ᱵᱚᱱ ᱤᱥᱠᱤᱯ ᱢᱟ ᱤᱱᱟᱹ ᱠᱷᱟᱱ ᱵᱚᱱ ᱵᱩᱡᱷᱟᱹᱣ ᱫᱟᱲᱮᱭᱟᱜᱼᱟ ᱟᱨ ᱡᱟᱦᱟᱸᱭ ᱠᱚ ᱱᱚᱣᱟ ᱪᱮᱱᱮᱞ ᱠᱚᱨᱮ ᱡᱩᱫᱤ ᱱᱟᱣᱟ ᱠᱚ ᱢᱮᱱᱟᱜ ᱯᱮ ᱛᱟᱵᱚᱱᱟ ᱪᱮᱱᱮᱞ ᱠᱟᱹᱴᱤᱡ ᱥᱟᱵᱥᱠᱨᱟᱭᱤᱵᱽ ᱛᱟᱵᱚᱱ ᱯᱮ ᱟᱨ ᱞᱟᱭᱤᱠ ᱥᱮᱭᱟᱨ ᱟᱞᱚ ᱯᱮ ᱦᱤᱲᱤᱧ ᱛᱟᱵᱚᱱᱟ ᱫᱮᱞᱟ ᱵᱚᱱ ᱛᱚᱵᱮ ᱚᱱᱟ ᱵᱷᱤᱰᱭᱳ ᱵᱚᱱ ᱥᱴᱟᱨᱴ ᱞᱮᱜᱮ ᱵᱟᱝ ᱮᱢ ᱞᱟᱜᱟᱣᱟᱢᱟ ᱡᱮ ᱚᱠᱚᱭ ᱠᱟᱹᱱᱟᱹᱧ ᱤᱧ ᱴᱷᱤᱠ ᱜᱮᱭᱟ ᱟᱢ ᱤᱧ ᱡᱷᱟᱹᱞᱠᱤ ᱥᱮᱛᱟ ᱥᱮ ᱡᱟᱦᱟᱸᱴᱟᱜ ᱨᱚᱲ ᱥᱟᱱᱟ ᱠᱟᱢᱟ ᱢᱮᱱ ᱫᱟᱲᱮᱣᱟᱹᱧᱟ ᱱᱳ ᱯᱨᱚᱵᱞᱮᱢ ᱠᱤᱱᱛᱩ ᱟᱢᱟᱜ ᱚᱱᱠᱟᱱᱟᱜ ᱵᱟᱠᱣᱟᱥ ᱵᱟᱞᱟ ᱤᱱᱴᱨᱳ ᱫᱚ ᱟᱢ ᱫᱚ ᱵᱟᱝ ᱮᱢ ᱞᱟᱜᱟᱧᱟ ᱠᱟᱨᱚᱱ ᱦᱚᱲ ᱠᱚ ᱵᱟᱰᱟᱭ ᱜᱮᱭᱟ ᱦᱩ ᱟᱭ ᱮᱢ ᱵᱮᱵᱤ ᱦᱚᱸ ᱵᱟᱹᱱᱩᱜ ᱠᱚ ᱛᱟᱭᱟ ᱱᱩᱭ ᱫᱚ ᱚᱥᱟᱢᱟᱡᱤᱠ ᱦᱚᱲ ᱠᱟᱱᱟᱭ ᱥᱟᱢᱟᱡᱤᱠ ᱦᱚᱲ ᱫᱚ ᱵᱟᱝ ᱠᱟᱱᱟᱭ ᱮᱠᱫᱚᱢ ᱴᱷᱤᱠ ᱤᱧᱟᱹᱜ ᱫᱚ ᱡᱟᱹᱛᱤ ᱫᱷᱚᱨᱚᱢ ᱵᱟᱹᱱᱩᱜ ᱛᱤᱧᱟᱹ ᱯᱟᱹᱨᱤᱥ ᱵᱟᱹᱱᱩᱜ ᱛᱤᱧᱟᱹ ᱮᱠᱫᱚᱢ ᱜᱮ ᱪᱮᱫ ᱜᱮ ᱵᱟᱹᱱᱩᱜ ᱛᱤᱧᱟᱹ ᱫᱤᱫᱤ ᱟᱹᱵᱤᱱᱟᱜ ᱵᱟᱹᱧ ᱵᱩᱡᱷᱟᱹᱣ ᱫᱟᱲᱮᱭᱟᱜ ᱠᱟᱱᱟ ᱢᱟᱱᱮ ᱪᱮᱫ ᱛᱟᱹᱵᱤᱱ ᱯᱨᱚᱵᱞᱮᱢ ᱟᱹᱵᱤᱱ ᱢᱤᱫᱴᱟᱹᱝ ᱮᱴᱟᱜ ᱫᱷᱚᱨᱚᱢ ᱠᱷᱟᱹᱛᱤᱨ ᱟᱹᱵᱤᱱ ᱟᱹᱵᱤᱱ ᱟᱹᱵᱤᱱ ᱢᱟᱱᱮ ᱟᱹᱵᱤᱱ ᱵᱚᱭᱦᱟ ᱵᱚᱭᱦᱟ ᱠᱩᱲᱤ ᱞᱮᱠᱟᱱ ᱥᱚᱢᱟᱱ ᱦᱚᱲ ᱟᱹᱵᱤᱱ ᱵᱤᱱ ᱢᱟᱱᱮ ᱚᱸᱰᱮ ᱡᱩᱠᱛᱤ ᱵᱤᱱ ᱞᱟᱜᱟᱣ ᱠᱟᱱᱟ ᱮᱱᱠᱷᱟᱱ ᱪᱮᱫ ᱚᱥᱩᱵᱤᱫᱷᱟ ᱟᱹᱵᱤᱱᱟᱜ ᱦᱩᱭᱩᱜ ᱠᱟᱱᱟ ᱪᱮᱫ ᱚᱥᱩᱵᱤᱫᱷᱟ ᱦᱩᱭᱩᱜ ᱠᱟᱱ ᱛᱟᱹᱵᱤᱱᱟ ᱦᱮᱸ ᱟᱹᱵᱤᱱ ᱡᱮ ᱚᱱᱟ ᱫᱷᱚᱨᱚᱢ ᱠᱷᱟᱹᱛᱤᱨ ᱵᱤᱱ ᱨᱟᱯᱟᱪᱟᱜ ᱠᱟᱱᱟ ᱡᱟᱦᱟᱸᱭ ᱠᱚ ᱢᱮᱱ ᱠᱮᱫ ᱞᱮᱠᱟ ᱫᱷᱚᱨᱚᱢ ᱦᱟᱹᱱᱤ ᱞᱟᱹᱭᱮᱫᱼᱟ ᱦᱟᱱᱟ ᱫᱷᱚᱨᱚᱢ ᱠᱷᱟᱨᱟᱯᱟ ᱱᱟᱹᱭ ᱱᱟᱹᱭ ᱫᱷᱚᱨᱚᱢ ᱠᱷᱟᱨᱟᱯᱟ ᱟᱹᱵᱤᱱ ᱚᱱᱟᱨᱮ ᱟᱹᱵᱤᱱ ᱪᱮᱫ ᱪᱟᱞᱟᱜ ᱠᱟᱱᱟ ᱚᱱᱮ ᱫᱤᱠᱩ ᱛᱮᱠᱚ ᱞᱟᱹᱭ ᱞᱮᱠᱟ ᱢᱮᱱᱟ ᱯᱚᱨᱮᱨ ᱵᱟᱭᱜᱚᱱᱵᱟᱲᱤ ᱵᱟᱸᱫᱚᱨ ᱠᱟᱢᱲᱟ ᱠᱟᱢᱲᱤ ᱟᱹᱵᱤᱱ ᱴᱷᱤᱠ ᱚᱱᱠᱟᱜ ᱠᱟᱱᱟ ᱵᱤᱱ ᱢᱟᱱᱮ ᱚᱠᱚᱭ ᱫᱷᱚᱨᱚᱢᱤ ᱫᱚ ᱫᱷᱚᱨᱚᱢ ᱦᱩᱭ ᱟᱠᱟᱱᱟ ᱫᱷᱚᱨᱚᱢ ᱨᱮ ᱵᱮᱥ ᱢᱮᱱᱟᱭ ᱠᱟᱫᱟ ᱥᱟᱱᱛᱤ ᱢᱮᱱᱟᱭ ᱠᱟᱫᱟ ᱢᱮᱱᱠᱷᱟᱱ ᱟᱹᱵᱤᱱ ᱪᱮᱫ ᱪᱟᱞᱟᱜ ᱠᱟᱱ ᱛᱟᱹᱵᱤᱱᱟ ᱟᱹᱵᱤᱱ ᱮᱠᱵᱟᱨ ᱱᱚᱰᱮ ᱩᱱᱠᱩ ᱪᱤᱞᱤ ᱠᱚ ᱢᱮᱛᱟ ᱠᱚᱣᱟ ᱥᱮᱛᱟ ᱞᱮᱠᱟ ᱮᱠᱵᱟᱨ ᱜᱷᱮᱧ ᱜᱷᱮᱧ ᱜᱷᱮᱧ ᱜᱷᱮᱧ ᱦᱮᱧ ᱦᱮᱧ ᱦᱮᱧ ᱦᱮᱧ ᱵᱤᱱ ᱪᱷᱩᱴᱟᱹᱣ ᱟᱠᱟᱱᱟ ᱵᱤᱱ ᱪᱮᱫ ᱪᱤᱠᱟᱹᱜ ᱠᱟᱱ ᱛᱟᱹᱵᱤᱱᱟ ᱟᱹᱵᱤᱱᱟᱜ ᱤᱧᱟᱹᱜ ᱵᱟᱹᱧ ᱵᱩᱡᱷᱟᱹᱣ ᱫᱟᱲᱮᱭᱟᱜ ᱠᱟᱱᱟ ᱫᱤᱫᱤ ᱟᱹᱵᱤᱱ ᱫᱚ ᱟᱭᱳ ᱜᱮᱥᱮ ᱠᱤᱱ ᱵᱟᱨᱭᱟᱜᱼᱟ ᱢᱮᱱᱠᱷᱟᱱ ᱵᱟᱱᱟ ᱦᱚᱲ ᱜᱮᱛᱚ ᱠᱩᱲᱤ ᱡᱚᱱᱚᱢ ᱠᱟᱱᱟ ᱵᱤᱱ ᱵᱟᱱᱟ ᱦᱚᱲ ᱜᱮ ᱠᱩᱲᱤ ᱡᱚᱱᱚᱢ ᱵᱤᱱ ᱧᱟᱢ ᱟᱠᱟᱫ ᱵᱤᱱ ᱢᱮᱱᱠᱷᱟᱱ ᱟᱹᱵᱤᱱ ᱛᱟᱞᱟ ᱨᱮ ᱛᱤᱱᱟᱹᱝ ᱪᱚᱨᱚᱠ ᱪᱤᱠᱟᱹᱲ ᱥᱟᱹᱜᱟᱹᱭ ᱵᱟᱝ ᱫᱚᱦᱚ ᱠᱟᱛᱮᱫ ᱟᱹᱵᱤᱱ ᱛᱟᱞᱟ ᱨᱮ ᱮᱠᱵᱟᱨ ᱱᱚᱰᱮ ᱱᱚᱜᱼᱚ ᱱᱚᱝᱠᱟ ᱪᱟᱹᱞᱩ ᱟᱠᱟᱱ ᱛᱟᱹᱵᱤᱱᱟ ᱢᱟᱱᱮ ᱪᱮᱫ ᱦᱩᱭᱩᱜ ᱠᱟᱱ ᱛᱟᱹᱵᱤᱱᱟ ᱦᱚᱸ ᱴᱷᱤᱠ ᱜᱮᱭᱟ ᱚᱱᱟ ᱠᱚ ᱡᱟᱦᱟᱸ ᱟᱠᱟᱱ ᱜᱮ ᱟᱨ ᱠᱟᱹᱴᱤᱡ ᱢᱟᱲᱟᱝ ᱥᱮᱱ ᱵᱚᱱ ᱧᱮᱞ ᱞᱮᱜᱮ ᱪᱮᱫ ᱠᱤᱱ ᱨᱚᱯᱚᱲ ᱠᱟᱱᱟ ᱦᱟᱯᱮ ᱫᱮᱞᱟ ᱵᱚᱱ ᱛᱚᱵᱮ ᱧᱮᱞ ᱞᱮᱠᱤᱱ ᱜᱮᱵᱚᱱ ᱢᱟᱲᱟᱝ ᱥᱮᱱ ᱵᱟᱠᱟᱱᱟ ᱛᱟᱦᱞᱮ ᱟᱢ ᱡᱩᱫᱤ ᱤᱱᱟᱹ ᱡᱩᱫᱤᱢ ᱜᱮᱭᱟᱱᱤᱭᱟ ᱤᱱᱟᱹ ᱠᱟᱛᱮ ᱫᱷᱚᱨᱚᱢ ᱵᱟᱵᱚᱫ ᱛᱮᱢ ᱵᱟᱰᱟᱭᱟ ᱛᱟᱦᱞᱮ ᱱᱤᱭᱟᱹ ᱫᱚ ᱵᱟᱢ ᱵᱟᱰᱟᱭᱟ ᱟᱢ ᱫᱚ ᱫᱷᱚᱨᱚᱢ ᱫᱚ ᱚᱠᱚᱭ ᱦᱚᱸ ᱩᱪᱟᱹ ᱱᱤᱪᱟᱹ ᱚᱯᱚᱢᱟᱱ ᱫᱚ ᱠᱤᱱᱛᱩ ᱵᱟᱭ ᱪᱮᱫ ᱠᱟᱜ ᱵᱚᱱᱟ ᱪᱟᱦᱮ ᱩᱱᱤ ᱦᱤᱱᱫᱩ ᱫᱷᱚᱨᱚᱢ ᱦᱩᱭᱩᱜ ᱪᱟᱦᱮ ᱩᱱᱤ ᱤᱥᱟᱹᱭ ᱦᱩᱭᱩᱜ ᱪᱟᱦᱮ ᱟᱵᱚ ᱵᱤᱱᱫᱤᱱᱟ ᱦᱩᱭᱩᱜ ᱪᱟᱦᱮ ᱩᱱᱤ ᱢᱩᱥᱞᱟᱹ ᱦᱩᱭᱩᱜ ᱫᱷᱚᱨᱚᱢ ᱫᱚ ᱛᱤᱥ ᱦᱚᱸ ᱞᱟᱹᱲᱦᱟᱹᱭ ᱡᱷᱚᱜᱽᱲᱟ ᱫᱚ ᱵᱟᱭ ᱪᱤᱠᱟᱹ ᱟᱢ ᱢᱟ ᱥᱟᱨᱮ ᱟᱢᱮ ᱢᱮᱛᱟᱣ ᱠᱚ ᱤᱥᱟᱹᱭ ᱫᱚᱠᱚ ᱦᱟᱝᱠᱟᱱ ᱜᱮᱭᱟ ᱱᱩᱠᱩ ᱫᱚᱠᱚ ᱱᱤᱝᱠᱟ ᱜᱮ ᱟᱢᱮᱢ ᱵᱟᱰᱟᱭ ᱜᱮᱭᱟ ᱱᱚᱣᱟ ᱨᱮᱱᱟᱜ ᱢᱚᱛᱞᱚᱵ ᱪᱮᱫ ᱠᱟᱱᱟ ᱟᱢ ᱦᱚᱸ ᱪᱮᱫᱟᱜ ᱛᱟᱨ ᱩᱱᱟᱹᱝ ᱫᱚᱢ ᱨᱟᱹᱜᱤᱜ ᱠᱟᱱᱛᱮ ᱱᱩᱭ ᱢᱟᱨᱟᱝ ᱫᱤᱫᱤᱢ ᱮᱜᱮᱨᱮ ᱠᱟᱱᱟ ᱤᱧ ᱵᱟᱹᱧ ᱵᱩᱡᱷᱟᱹᱣ ᱫᱟᱲᱮᱭᱟᱵᱤᱱ ᱠᱟᱱᱟ ᱟᱹᱵᱤᱱ ᱪᱮᱫ ᱨᱮᱵᱤᱱ ᱪᱤᱠᱟᱹᱭᱮ ᱠᱟᱱᱟ ᱵᱤᱱ ᱪᱮᱫ ᱨᱮ ᱟᱹᱵᱤᱱᱟᱜ ᱡᱤᱱᱤᱥᱴᱟᱜ ᱯᱨᱚᱵᱞᱮᱢ ᱠᱟᱱᱟ ᱤᱧ ᱵᱟᱹᱧ ᱵᱩᱡᱷᱟᱹᱣ ᱫᱟᱲᱮᱭᱟᱜ ᱠᱟᱱᱟ ᱟᱹᱵᱤᱱ ᱡᱮ ᱚᱱᱟ ᱫᱷᱚᱨᱚᱢ ᱠᱷᱟᱹᱛᱤᱨ ᱵᱤᱱ ᱨᱚᱯᱚᱲ ᱠᱟᱱᱟ ᱵᱮᱠᱟᱨᱤᱭᱟᱹ ᱡᱤᱱᱤᱥ ᱵᱤᱱ ᱨᱚᱯᱚᱲ ᱠᱟᱱᱟ ᱫᱷᱚᱨᱚᱢ ᱦᱚᱲ ᱫᱚ ᱫᱷᱚᱨᱚᱢ ᱦᱚᱪᱚ ᱟᱠᱚ ᱵᱤᱱ ᱥᱮ ᱪᱮᱫ ᱟᱹᱵᱤᱱᱟᱜ ᱫᱚ ᱪᱟᱞᱟᱜ ᱠᱟᱱᱟ ᱟᱢᱟᱜ ᱦᱚᱸ ᱫᱤᱫᱤ ᱪᱮᱫ ᱪᱟᱞᱟᱜ ᱠᱟᱱᱟ ᱥᱮ ᱦᱟᱹᱱᱤ ᱫᱤᱫᱤᱭᱟᱜ ᱦᱚᱸ ᱪᱮᱫ ᱪᱟᱞᱟᱜ ᱠᱟᱱᱟ ᱯᱟᱹᱜᱽᱞᱤ ᱫᱤᱫᱤ ᱟᱢ ᱦᱚᱸ ᱪᱮᱫ ᱪᱚᱝ ᱰᱷᱮᱨᱮᱢ ᱯᱟᱹᱜᱽᱞᱤ ᱜᱮᱭᱟ ᱚᱱᱟ ᱠᱷᱟᱹᱛᱤᱨ ᱜᱮ ᱟᱹᱛᱷᱟᱹᱲᱤ ᱜᱮᱢ ᱢᱮᱱ ᱜᱤᱰᱤ ᱠᱟᱜ ᱠᱟᱱᱟ ᱪᱮᱫᱟᱜ ᱥᱮ ᱩᱱᱤ ᱩᱱᱤ ᱫᱚ ᱢᱟᱨᱟᱝ ᱦᱚᱲ ᱠᱟᱱᱟᱭ ᱩᱱᱤ ᱪᱮᱛᱟᱱ ᱨᱮ ᱟᱢ ᱪᱮᱫᱟᱜ ᱚᱱᱟ ᱠᱷᱟᱨᱟᱯ ᱠᱷᱟᱨᱟᱯ ᱮᱢ ᱮᱜᱮᱨᱮ ᱠᱟᱱᱟᱢ ᱵᱟᱹᱧ ᱵᱩᱡᱷᱟᱹᱣ ᱫᱟᱲᱮᱭᱟᱜ ᱠᱟᱱᱟ ᱟᱹᱵᱤᱱᱟᱜ ᱵᱷᱤᱛᱤᱨ ᱨᱮ ᱪᱮᱫ ᱪᱤᱠᱟᱹ ᱟᱠᱟᱱ ᱛᱟᱹᱵᱤᱱᱟ ᱪᱮᱫ ᱯᱨᱚᱵᱞᱮᱢ ᱟᱠᱟᱱ ᱛᱟᱹᱵᱤᱱᱟ ᱦᱚᱸ ᱴᱷᱤᱠ ᱜᱮᱭᱟ ᱢᱟᱥᱮ ᱢᱟᱲᱟᱝ ᱥᱮᱫ ᱟᱨ ᱪᱮᱫ ᱵᱤᱱ ᱞᱟᱹᱭᱮᱫᱼᱟ ᱢᱟᱥᱮ ᱪᱮᱫ ᱞᱮᱠᱟ ᱵᱤᱱ ᱨᱚᱯᱚᱲ ᱠᱟᱱᱟ ᱤᱧ ᱠᱟᱹᱴᱤᱡ ᱱᱚᱣᱟ ᱞᱩᱛᱩᱨ ᱛᱮ ᱠᱟᱹᱴᱤᱡ ᱟᱛᱮᱱ ᱧᱚᱜ ᱞᱮᱜᱮ ᱫᱮᱞᱟ ᱵᱚᱱ ᱛᱚᱵᱮ ᱵᱚᱭᱦᱟ ᱤᱧ ᱥᱟᱞᱟᱜ ᱛᱮ ᱟᱵᱚ ᱡᱚᱛᱚ ᱦᱚᱲ ᱜᱮᱵᱚᱱ ᱡᱚᱛᱚ ᱦᱚᱲ ᱜᱮᱵᱚᱱ ᱟᱛᱮᱱ ᱞᱮᱜᱮ ᱦᱚᱸ ᱵᱟᱹᱱᱩᱜ ᱠᱚ ᱛᱟᱭᱟ ᱱᱩᱭ ᱫᱚ ᱚᱥᱟᱢᱟᱡᱤᱠ ᱦᱚᱲ ᱠᱟᱱᱟᱭ ᱥᱟᱢᱟᱡᱤᱠ ᱦᱚᱲ ᱫᱚ ᱵᱟᱝ ᱚ ᱦᱚᱸ ᱵᱤᱞᱟᱥᱤᱱᱤ ᱫᱤᱫᱤᱭᱟᱜ ᱫᱚ ᱱᱚᱰᱮ ᱜᱮ ᱛᱟᱭ ᱵᱷᱩᱞ ᱟᱢ ᱫᱚ ᱪᱮᱫᱟᱜ ᱱᱟᱹᱭ ᱯᱟᱹᱜᱽᱞᱤ ᱫᱤᱫᱤ ᱵᱟᱨᱮ ᱛᱮ ᱱᱚᱣᱟ ᱠᱟᱛᱷᱟ ᱟᱹᱵᱤᱱ ᱟᱹᱵᱤᱱ ᱥᱟᱱᱛᱟᱲ ᱥᱟᱱᱛᱟᱲ ᱵᱷᱤᱛᱤᱨ ᱨᱮ ᱱᱚᱝᱠᱟ ᱱᱮᱭᱟᱣ ᱠᱟᱹᱭᱡᱟᱹ ᱦᱩᱭᱩᱜᱼᱟ ᱠᱷᱟᱱ ᱟᱹᱵᱤᱱ ᱜᱮ ᱞᱟᱹᱭ ᱵᱤᱱ ᱟᱫᱚ ᱵᱮᱥᱟᱜ ᱦᱩᱭᱩᱜ ᱠᱟᱱᱟ ᱥᱮ ᱵᱟᱹᱲᱤᱡᱟᱜ ᱦᱩᱭᱩᱜ ᱠᱟᱱᱟ ᱥᱟᱱᱛᱟᱲ ᱥᱟᱱᱛᱟᱲ ᱵᱷᱤᱛᱤᱨ ᱨᱮ ᱱᱮᱭᱟᱣ ᱠᱟᱹᱭᱡᱟᱹ ᱡᱩᱢᱤᱫ ᱵᱟᱝ ᱠᱷᱟᱹᱛᱤᱨ ᱛᱮᱦᱮᱧ ᱛᱤᱱᱟᱹᱝ ᱢᱟᱱᱮ ᱦᱟᱞᱟᱠ ᱦᱟᱨᱠᱮᱛ ᱦᱩᱭᱩᱜ ᱠᱟᱱᱟ ᱵᱩᱡᱷᱟᱹᱣ ᱫᱟᱲᱮᱭᱟᱜ ᱠᱟᱱᱟ ᱵᱤᱱ ᱛᱚ ᱵᱟᱱᱟ ᱦᱚᱲ ᱜᱮᱵᱤᱱ ᱚᱞ ᱠᱟᱜᱼᱟ ᱵᱟᱱᱟ ᱦᱚᱲ ᱜᱮᱵᱤᱱ ᱜᱮᱭᱟᱱ ᱵᱤᱱ ᱟᱨᱡᱟᱣ ᱠᱟᱜᱼᱟ ᱮᱱ ᱨᱮᱦᱚᱸ ᱱᱤᱱᱟᱹᱝ ᱠᱟᱹᱴᱤᱡ ᱪᱩᱞᱩᱝ ᱠᱟᱛᱷᱟ ᱵᱩᱡᱷᱟᱹᱣ ᱞᱟᱹᱜᱤᱫ ᱪᱮᱫᱟᱜ ᱵᱟᱹᱵᱤᱱ ᱪᱮᱥᱴᱟᱭᱮᱜᱼᱟ ᱱᱚᱣᱟ ᱫᱚ ᱵᱟᱱᱟ ᱦᱚᱲᱤᱧ ᱢᱮᱛᱟ ᱵᱤᱱ ᱠᱟᱱᱟ ᱮᱠᱞᱟ ᱫᱚ ᱚᱠᱚᱭ ᱦᱚᱸ ᱵᱟᱹᱧ ᱢᱮᱛᱟ ᱵᱤᱱ ᱠᱟᱱᱟ ᱢᱮᱱᱫᱚ ᱦᱩᱭᱩᱜ ᱠᱟᱱᱟ ᱯᱟᱹᱜᱽᱞᱤ ᱫᱤᱫᱤ ᱦᱚᱸ ᱟᱨ ᱱᱩᱭ ᱵᱤᱞᱟᱥᱤᱱᱤ ᱫᱤᱫᱤ ᱦᱚᱸ ᱟᱹᱵᱤᱱ ᱵᱟᱱᱟ ᱦᱚᱲ ᱮᱰᱩᱠᱮᱴᱮᱰ ᱠᱟᱱᱟ ᱵᱤᱱ ᱟᱹᱵᱤᱱ ᱵᱟᱱᱟ ᱦᱚᱲ ᱜᱮᱵᱤᱱ ᱵᱟᱲᱟᱭᱟ ᱚᱠᱚᱭ ᱦᱚᱸ ᱵᱟᱹᱵᱤᱱ ᱵᱟᱲᱟᱭᱟ ᱢᱮᱱᱛᱮ ᱫᱚ ᱵᱟᱹᱧ ᱢᱮᱱᱟ ᱵᱟᱱᱟ ᱦᱚᱲ ᱜᱮᱵᱤᱱ ᱵᱟᱲᱟᱭᱟ ᱢᱮᱱᱠᱷᱟᱱ ᱚᱱᱟ ᱠᱟᱹᱴᱤᱡ ᱪᱩᱞᱩᱝ ᱠᱟᱛᱷᱟ ᱟᱹᱵᱤᱱ ᱵᱟᱹᱵᱤᱱ ᱩᱭᱦᱟᱹᱨ ᱴᱷᱤᱠ ᱟᱠᱟᱫᱼᱟ ᱱᱚᱝᱠᱟ ᱡᱩᱫᱤ ᱟᱵᱚ ᱥᱟᱱᱛᱟᱲ ᱥᱟᱱᱛᱟᱲ ᱵᱷᱤᱛᱤᱨ ᱨᱮ ᱟᱵᱚ ᱪᱮᱛᱟᱱ ᱨᱮ ᱢᱟᱱᱮ ᱱᱚᱝᱠᱟ ᱱᱮᱭᱟᱣ ᱠᱟᱹᱭᱡᱟᱹ ᱦᱩᱭᱩᱜᱼᱟ ᱠᱷᱟᱱ ᱟᱵᱚᱣᱟᱜ ᱡᱩᱢᱤᱫ ᱛᱟᱦᱮᱱᱟ ᱚᱠᱟᱨᱮ ᱟᱵᱚ ᱡᱩᱢᱤᱫ ᱵᱚᱱ ᱛᱟᱦᱮᱱᱟ ᱛᱚᱵᱮ ᱛᱚ ᱡᱟᱦᱟᱱᱟᱜ ᱵᱚᱱ ᱪᱤᱠᱟᱹ ᱫᱟᱲᱮᱭᱟᱜᱼᱟ ᱟᱵᱚ ᱢᱟ ᱮᱠᱪᱩᱞᱞᱤ ᱡᱩᱢᱤᱫ ᱜᱮ ᱵᱟᱹᱱᱩᱜ ᱵᱚᱱᱟ ᱱᱚᱝᱠᱟ ᱟᱵᱚ ᱟᱵᱚ ᱟᱵᱚ ᱟᱵᱚ ᱛᱟᱞᱟ ᱨᱮᱜᱮ ᱡᱩᱫᱤ ᱟᱵᱚ ᱱᱮᱭᱟᱣ ᱠᱷᱟᱹᱯᱟᱹᱨᱤᱭᱟᱹ ᱛᱟᱦᱮᱱᱟᱞᱤᱧ ᱠᱷᱟᱱ ᱡᱩᱢᱤᱫ ᱛᱟᱦᱮᱱᱟ ᱚᱠᱟᱨᱮ ᱡᱩᱢᱤᱫ ᱦᱚᱸ ᱨᱟᱹᱯᱩᱫᱚᱜ ᱛᱟᱵᱚᱱᱟ ᱥᱟᱶᱛᱮ ᱚᱠᱟ ᱡᱤᱱᱤᱥ ᱠᱚᱨᱟᱣ ᱠᱟᱛᱷᱟ ᱚᱱᱟ ᱦᱚᱸ ᱵᱟᱵᱚᱱ ᱪᱤᱠᱟᱹ ᱫᱟᱲᱮᱭᱟᱜᱼᱟ ᱚᱱᱟᱛᱮ ᱤᱧ ᱟᱹᱵᱤᱱ ᱴᱷᱮᱱᱤᱧ ᱱᱮᱦᱚᱨᱚᱜ ᱠᱟᱱᱟ ᱱᱚᱣᱟ ᱠᱚ ᱤᱠᱟᱹ ᱠᱟᱜ ᱵᱤᱱ ᱟᱨ ᱱᱚᱣᱟ ᱠᱚᱫᱚ ᱵᱟᱹᱜᱤ ᱵᱤᱱ ᱚᱠᱚᱭ ᱫᱷᱚᱨᱚᱢ ᱦᱚᱲ ᱠᱚ ᱫᱷᱚᱨᱚᱢ ᱟᱠᱟᱱᱟ ᱩᱱᱠᱩᱣᱟᱜ ᱫᱷᱚᱨᱚᱢ ᱫᱚ ᱟᱠᱚᱣᱟᱜ ᱦᱚᱸ ᱫᱷᱚᱨᱚᱢ ᱫᱚ ᱡᱚᱛᱚ ᱦᱚᱲᱟᱜ ᱫᱷᱚᱨᱚᱢ ᱜᱮ ᱵᱮᱥ ᱜᱮᱭᱟ ᱚᱠᱟ ᱫᱷᱚᱨᱚᱢ ᱦᱚᱸ ᱟᱞᱚᱵᱤᱱ ᱪᱷᱤ ᱛᱷᱩᱣᱟᱜᱼᱟ ᱡᱚᱛᱚ ᱫᱷᱚᱨᱚᱢ ᱜᱮ ᱵᱮᱥ ᱜᱮᱭᱟ ᱚᱠᱚᱭ ᱚᱠᱟᱭ ᱠᱩᱥᱤ ᱠᱟᱜᱼᱟ ᱩᱱᱤ ᱚᱱᱟᱭ ᱠᱩᱥᱤ ᱠᱟᱜᱼᱟ ᱚᱱᱟᱨᱮ ᱢᱮᱱᱟᱭ ᱠᱟᱫᱮᱭᱟ ᱱᱟᱯᱟᱭ ᱠᱟᱫᱮᱭᱟ ᱢᱮᱱᱠᱷᱟᱱ ᱚᱱᱟ ᱵᱟᱨᱮᱛᱮ ᱟᱹᱵᱤᱱ ᱫᱚ ᱟᱞᱚᱵᱤᱱ ᱱᱮᱭᱟᱣ ᱠᱟᱹᱭᱡᱟᱹᱜᱼᱟ ᱛᱚᱵᱮ ᱫᱤᱫᱤ ᱟᱨ ᱢᱟᱱᱮ ᱢᱟᱨᱟᱝ ᱫᱤᱫᱤ ᱟᱨ ᱦᱩᱰᱤᱧ ᱫᱤᱫᱤ ᱟᱹᱵᱤᱱ ᱵᱟᱱᱟ ᱦᱚᱲ ᱵᱤᱱ ᱵᱩᱡᱷᱟᱹᱣ ᱠᱮᱜᱼᱟ ᱯᱟᱞᱮ ᱤᱧᱟᱹᱜ ᱠᱟᱛᱷᱟ ᱢᱟ ᱮᱱᱠᱷᱟᱱ ᱤᱧ ᱯᱟᱦᱴᱟ ᱠᱷᱚᱱ ᱟᱹᱰᱤ ᱟᱹᱰᱤ ᱥᱟᱨᱦᱟᱣᱮᱫ ᱵᱮᱱᱟ ᱟᱨ ᱱᱚᱝᱠᱟ ᱱᱮᱭᱟᱣ ᱠᱷᱟᱹᱯᱟᱹᱨᱤᱭᱟᱹ ᱵᱷᱤᱰᱭᱳ ᱟᱞᱚ ᱵᱤᱱ ᱯᱳᱥᱴ ᱵᱚᱭᱦᱟ ᱠᱚ ᱱᱚᱣᱟ ᱫᱚ ᱦᱩᱰᱤᱧ ᱧᱚᱜ ᱵᱷᱤᱰᱭᱳᱧ ᱵᱮᱱᱟᱣ ᱞᱮᱫ ᱛᱟᱵᱚᱱᱟ ᱱᱚᱣᱟ ᱵᱷᱤᱰᱭᱳ ᱧᱮᱞ ᱠᱟᱛᱮᱫ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱟᱨ ᱱᱤᱦᱟᱹᱛᱤ ᱠᱚᱢᱮᱱᱴ ᱠᱟᱛᱮᱫ ᱯᱮ ᱞᱟᱹᱭᱟᱹᱧ ᱛᱟᱵᱚᱱᱟ ᱟᱨ ᱪᱮᱫ ᱠᱚ ᱞᱟᱹᱭᱟ ᱚ ᱦᱚᱸ ᱪᱮᱱᱮᱞ ᱡᱩᱫᱤ ᱪᱮᱱᱮᱞ ᱠᱚᱨᱮ ᱱᱟᱣᱟ ᱯᱮ ᱢᱮᱱᱟᱜ ᱯᱮ ᱠᱷᱟᱱ ᱪᱮᱱᱮᱞ ᱠᱟᱹᱴᱤᱡ ᱯᱮ ᱥᱟᱵᱥᱠᱨᱟᱭᱤᱵᱽ ᱛᱟᱵᱚᱱᱟ ᱟᱨ ᱞᱟᱭᱤᱠ ᱵᱟᱲᱟᱦᱟᱜ ᱛᱟᱵᱚᱱ ᱯᱮ ᱟᱨ ᱚᱱᱟ ᱥᱩᱨ ᱨᱮ ᱦᱮᱸᱫᱮ ᱧᱚᱜ ᱜᱷᱟᱱᱴᱤ ᱢᱮᱱᱟᱜ ᱴᱤᱲᱟᱹᱝ ᱴᱟᱯᱟᱝ ᱜᱷᱟᱱᱴᱤ ᱢᱮᱱᱟᱜ ᱚᱱᱟᱨᱮ ᱠᱟᱹᱴᱤᱡ ᱫᱷᱟᱲᱟᱝ ᱠᱟᱜ ᱛᱟᱵᱚᱱ ᱯᱮ ᱤᱱᱟᱹ ᱠᱷᱟᱱ ᱪᱮᱫᱟᱜ ᱪᱮᱫᱟᱜ ᱥᱮ ᱢᱟᱱᱮ ᱡᱟᱦᱟᱸ ᱛᱤᱱᱟᱹᱜ ᱵᱷᱤᱰᱭᱳ ᱟᱯᱞᱳᱰᱚᱜᱼᱟ ᱯᱨᱚᱛᱷᱚᱢ ᱟᱯᱮ ᱴᱷᱮᱱ ᱥᱮᱴᱮᱨᱚᱜᱼᱟ ᱚᱱᱟ ᱠᱷᱟᱹᱛᱤᱨ ᱱᱚᱣᱟ ᱠᱟᱛᱷᱟᱧ ᱢᱮᱱ ᱠᱮᱫᱼᱟ ᱢᱟ ᱮᱱᱠᱷᱟᱱ ᱛᱚᱵᱮ ᱱᱚᱣᱟ ᱵᱷᱤᱰᱭᱳ ᱱᱚᱰᱮ ᱜᱤᱧ ᱢᱩᱪᱟᱹᱫᱮᱫ ᱛᱟᱵᱚᱱᱟ ᱢᱩᱪᱟᱹᱫ ᱨᱮ ᱥᱟᱱᱟᱢ ᱠᱚᱜᱮ ᱯᱤ ᱮᱥ ᱡᱤ ᱮᱠᱥ ᱴᱩ ᱮᱠᱥ ᱯᱟᱦᱴᱟ ᱠᱷᱚᱱ ᱢᱩᱪᱟᱹᱫ ᱡᱚᱦᱟᱨ